ᱡᱚᱦᱟᱨ ᱥᱟᱱᱟᱢ ᱠᱚᱜᱮ ᱥᱟᱹᱜᱩᱱ ᱫᱟᱨᱟᱢ ᱮᱫ ᱯᱮᱭᱟᱹᱧ ᱥᱚᱱᱟ ᱢᱤᱨᱩ ᱤᱭᱩᱴᱩᱵᱽ ᱪᱮᱱᱮᱞ ᱨᱮ ᱛᱮᱦᱮᱧᱟᱜ ᱱᱚᱣᱟ ᱵᱷᱤᱰᱤᱭᱳ ᱨᱮ ᱧᱮᱞ ᱠᱟᱛᱮ ᱵᱚᱱ ᱵᱟᱰᱟᱭ ᱫᱟᱲᱮᱭᱟᱜᱼᱟ ᱜᱩᱜᱩᱞ ᱢᱮᱯ ᱨᱮ ᱧᱮᱞ ᱠᱟᱛᱮ ᱟᱵᱚ ᱢᱤᱫᱴᱟᱝ ᱡᱟᱭᱜᱟ ᱠᱷᱚᱱᱟᱜ ᱟᱨ ᱢᱤᱫᱴᱟᱝ ᱡᱟᱭᱜᱟ ᱚᱠᱟ ᱞᱮᱠᱟ ᱛᱮᱵᱚᱱ ᱥᱮᱱ ᱥᱮᱴᱮᱨ ᱫᱟᱲᱮᱭᱟᱜᱼᱟ ᱛᱚᱵᱮ ᱱᱚᱣᱟ ᱵᱷᱤᱰᱤᱭᱳ ᱵᱟᱝ ᱥᱠᱤᱯ ᱠᱟᱛᱮ ᱢᱩᱪᱟᱹᱫ ᱫᱷᱟᱹᱵᱤᱡ ᱧᱮᱞ ᱯᱮ ᱚᱱᱟ ᱢᱟᱲᱟᱝ ᱨᱤᱧ ᱱᱮᱦᱚᱨ ᱯᱮᱭᱟ ᱱᱚᱣᱟ ᱪᱮᱱᱮᱞ ᱨᱮ ᱥᱟᱵᱥᱠᱨᱟᱭᱤᱵᱽ ᱠᱟᱛᱮ ᱵᱮᱞ ᱟᱭᱠᱚᱱ ᱦᱚᱸ ᱫᱟᱵᱟᱣ ᱯᱮ ᱱᱚᱝᱠᱟ ᱜᱮ ᱵᱷᱤᱰᱤᱭᱳ ᱡᱩᱫᱤ ᱤᱧ ᱟᱯᱞᱳᱰ ᱟᱹᱧ ᱮᱱᱠᱷᱟᱱ ᱫᱚ ᱢᱟᱲᱟᱝ ᱨᱮ ᱱᱳᱴᱤᱯᱷᱤᱠᱮᱥᱚᱱ ᱯᱮ ᱧᱟᱢ ᱫᱟᱲᱮᱭᱟᱜᱼᱟ ᱫᱮᱞᱟ ᱵᱚᱱ ᱱᱚᱣᱟ ᱵᱷᱤᱰᱤᱭᱳ ᱵᱚᱱ ᱥᱴᱟᱨᱴ ᱞᱮᱜᱮ ᱢᱮᱱᱠᱷᱟᱱ ᱱᱚᱣᱟ ᱤᱱᱴᱨᱳ ᱛᱟᱭᱚᱢ ᱜᱩᱜᱩᱞ ᱢᱮᱯ ᱳᱯᱮᱱ ᱢᱟᱲᱟᱝ ᱛᱮ ᱰᱟᱴᱟ ᱠᱚᱱᱮᱠᱥᱚᱱ ᱟᱨ ᱞᱳᱠᱮᱥᱚᱱ ᱚᱱ ᱛᱟᱦᱮᱱ ᱞᱟᱹᱠᱛᱤᱭᱟ ᱱᱤᱛᱚᱝ ᱜᱩᱜᱩᱞ ᱢᱮᱯ ᱵᱚᱱ ᱳᱯᱮᱱᱟ ᱜᱩᱜᱩᱞ ᱢᱮᱯ ᱳᱯᱮᱱ ᱛᱟᱢ ᱱᱚᱜᱼᱚ ᱱᱚᱝᱠᱟ ᱤᱱᱴᱟᱨᱯᱷᱮᱥ ᱦᱮᱡ ᱮᱱᱟ ᱱᱚᱣᱟ ᱫᱚ ᱥᱮᱴᱮᱞᱟᱭᱤᱴ ᱢᱮᱯ ᱠᱟᱱᱟ ᱱᱚᱰᱮ ᱵᱚᱱ ᱥᱮᱱ ᱞᱮᱱᱠᱷᱟᱱ ᱡᱤ ᱯᱤ ᱮᱥ ᱚᱱᱚᱜᱼᱟ ᱟᱨ ᱥᱮᱴᱮᱞᱟᱭᱤᱴ ᱯᱚᱡᱤᱥᱚᱱ ᱨᱤᱰᱟᱭᱨᱮᱠᱴ ᱵᱚᱱᱟ ᱡᱮ ᱱᱤᱛᱚᱝ ᱟᱵᱚ ᱚᱠᱟ ᱞᱳᱠᱮᱥᱚᱱ ᱨᱮ ᱢᱮᱱᱟᱜ ᱵᱚᱱᱟ ᱱᱚᱰᱮ ᱠᱷᱚᱱᱟᱜ ᱫᱚ ᱟᱵᱚ ᱟᱹᱛᱩ ᱚᱲᱟᱜ ᱦᱚᱨ ᱥᱟᱱᱟᱢᱟᱜ ᱡᱩᱢ ᱠᱟᱛᱮ ᱱᱟᱯᱟᱭ ᱥᱟᱺᱦᱤᱡ ᱵᱚᱱ ᱧᱮᱞ ᱫᱟᱲᱮᱭᱟᱜᱼᱟ ᱱᱚᱰᱮ ᱠᱷᱚᱱᱟᱜ ᱫᱚ ᱢᱮᱯ ᱴᱟᱭᱤᱯ ᱵᱚᱱ ᱵᱚᱫᱚᱞ ᱫᱟᱲᱮᱭᱟᱜᱼᱟ ᱱᱚᱰᱮᱧ ᱚᱛᱟᱭᱟ ᱱᱚᱜᱼᱚᱭ ᱡᱮ ᱰᱤᱯᱷᱚᱞᱴ ᱥᱮᱴᱮᱞᱟᱭᱤᱴ ᱨᱮᱱ ᱱᱤᱛᱚᱜ ᱰᱤᱯᱷᱚᱞᱴ ᱨᱮᱵᱚᱱ ᱧᱮᱞᱟ ᱟᱵᱚ ᱡᱩᱫᱤ ᱥᱩᱨ ᱥᱟᱺᱜᱤᱧ ᱱᱟᱣᱟ ᱡᱟᱭᱜᱟ ᱵᱚᱱ ᱥᱮᱱᱚᱜᱼᱟ ᱚᱠᱟ ᱞᱮᱠᱟ ᱛᱮᱵᱚᱱ ᱥᱮᱱᱚᱜᱼᱟ ᱦᱚᱨ ᱵᱟᱝᱵᱚᱱ ᱧᱮᱞ ᱟᱠᱟᱫᱼᱟ ᱤᱱᱟᱹ ᱢᱳᱢᱮᱱᱴ ᱨᱮ ᱟᱵᱚ ᱜᱩᱜᱩᱞ ᱢᱮᱯ ᱵᱚᱱ ᱤᱭᱩᱡᱽ ᱞᱮᱠᱷᱟᱱ ᱫᱚ ᱟᱹᱰᱤ ᱱᱟᱯᱟᱭ ᱛᱮᱵᱚᱱ ᱥᱮᱴᱮᱨ ᱫᱟᱲᱮᱭᱟᱜᱼᱟ ᱚᱱᱟ ᱡᱟᱭᱜᱟ ᱛᱮ ᱚᱱᱟ ᱞᱟᱹᱜᱤᱫ ᱛᱮ ᱟᱵᱚ ᱱᱚᱰᱮ ᱜᱚ ᱨᱮᱵᱚᱱ ᱥᱮᱱᱚᱜᱼᱟ ᱟᱨ ᱱᱚᱰᱮ ᱪᱩᱥ ᱰᱮᱥᱴᱤᱱᱮᱥᱚᱱ ᱨᱮᱵᱚᱱ ᱠᱞᱤᱠᱟ ᱟᱨ ᱱᱚᱰᱮᱧ ᱚᱞᱟ ᱪᱟᱭᱵᱟᱥᱟ ᱪᱟᱭᱵᱟᱥᱟ ᱚᱞ ᱛᱟᱭᱚᱢ ᱱᱤᱛᱚᱜ ᱚᱱᱟ ᱨᱤᱞᱮᱴᱮᱰ ᱟᱹᱰᱤᱜᱟᱱ ᱡᱟᱭᱜᱟ ᱦᱮᱡ ᱮᱱᱟ ᱱᱚᱰᱮ ᱪᱟᱭᱵᱟᱥᱟ ᱯᱳᱥᱴ ᱚᱯᱷᱤᱥ ᱨᱮᱧ ᱠᱞᱤᱠᱟ ᱱᱤᱛᱚᱝ ᱱᱚᱜᱼᱚᱭ ᱚᱸᱰᱮ ᱫᱷᱟᱹᱵᱤᱡ ᱥᱮᱴᱮᱨᱚᱜ ᱨᱮᱱᱟᱝ ᱦᱚᱨᱮ ᱩᱫᱩᱜᱟᱫ ᱵᱮᱱᱟ ᱱᱚᱰᱮ ᱪᱮᱛᱟᱱ ᱨᱮᱵᱚᱱ ᱧᱮᱞᱟ ᱱᱚᱰᱮ ᱛᱤᱱᱟᱹᱜ ᱜᱟᱱ ᱚᱯᱥᱚᱱ ᱦᱮᱡ ᱮᱱᱟ ᱡᱩᱫᱤ ᱵᱟᱥ ᱛᱮ ᱪᱮ ᱰᱨᱟᱭᱤᱵᱷ ᱠᱟᱛᱮ ᱵᱚᱱ ᱥᱮᱱᱚᱜᱼᱟ ᱮᱱᱠᱷᱟᱱ ᱫᱚ ᱮᱠ ᱜᱷᱚᱱᱴᱟ ᱵᱤᱭᱟᱞᱤᱥ ᱢᱤᱱᱤᱴ ᱟᱨ ᱪᱮ ᱥᱟᱴ ᱠᱤᱞᱳᱢᱤᱴᱟᱨ ᱞᱟᱜᱟᱜᱼᱟ ᱚᱱᱠᱟᱜᱮ ᱵᱟᱭᱤᱠ ᱛᱮ ᱡᱩᱫᱤ ᱵᱚᱱ ᱥᱮᱱᱚᱜᱼᱟ ᱮᱱᱠᱷᱟᱱ ᱫᱚ ᱵᱟᱭᱤᱠ ᱵᱚᱱ ᱥᱤᱞᱮᱠᱴᱟ ᱟᱨ ᱛᱟᱲᱟᱢ ᱛᱮ ᱡᱩᱫᱤ ᱵᱚᱱ ᱥᱮᱱᱚᱜᱼᱟ ᱮᱱᱠᱷᱟᱱ ᱛᱟᱲᱟᱢ ᱛᱮ ᱥᱮᱱᱚᱜ ᱨᱮᱱᱟᱜ ᱦᱚᱨ ᱦᱚᱸᱭ ᱩᱫᱩᱜ ᱟᱵᱚᱱᱟ ᱤᱱᱟᱹ ᱛᱟᱭᱚᱢ ᱱᱚᱣᱟ ᱥᱴᱟᱨᱴ ᱨᱮᱵᱚᱱ ᱥᱮᱱᱚᱜᱼᱟ ᱱᱤᱛᱚᱝ ᱫᱚ ᱟᱵᱚ ᱡᱟᱦᱟᱸ ᱞᱮᱠᱟ ᱢᱟᱲᱟᱝ ᱥᱮᱫ ᱵᱚᱱ ᱞᱟᱦᱟ ᱤᱫᱤᱜᱼᱟ ᱚᱱᱠᱟ ᱦᱚᱨᱮ ᱩᱫᱩᱜ ᱤᱫᱤᱭᱟᱵᱚᱱᱟ ᱟᱨ ᱱᱚᱰᱮ ᱥᱯᱤᱠᱟᱨ ᱡᱩᱫᱤ ᱵᱚᱱ ᱚᱱ ᱠᱟᱜᱼᱟ ᱮᱱᱠᱷᱟᱱ ᱫᱚ ᱞᱮᱯᱷᱴ ᱪᱮ ᱨᱟᱭᱤᱴ ᱵᱚᱱ ᱥᱮᱱᱚᱜᱼᱟ ᱚᱱᱟ ᱦᱚᱸᱭ ᱞᱟᱹᱭ ᱤᱫᱤᱭᱟᱵᱚᱱᱟ ᱱᱤᱛᱚᱜ ᱡᱮ ᱦᱚᱨ ᱡᱟᱦᱟᱸ ᱞᱤᱞ ᱞᱤᱞ ᱧᱮᱞᱚᱜ ᱠᱟᱱᱟ ᱚᱱᱟ ᱫᱚ ᱦᱚᱨ ᱠᱞᱤᱭᱟᱨ ᱜᱮᱭᱟ ᱟᱨ ᱡᱟᱦᱟᱸ ᱨᱮ ᱱᱚᱜᱼᱚᱭ ᱥᱟᱥᱟᱝ ᱧᱮᱞᱚᱜ ᱠᱟᱱᱟ ᱚᱱᱟ ᱫᱚ ᱱᱟᱥᱮ ᱴᱨᱟᱯᱷᱤᱠ ᱡᱟᱢᱟ ᱟᱨ ᱡᱟᱦᱟᱸ ᱨᱮ ᱯᱩᱨᱟᱹ ᱨᱮᱰ ᱧᱮᱞᱚᱜᱼᱟ ᱚᱸᱰᱮ ᱫᱚ ᱯᱩᱨᱟᱹ ᱦᱮᱵᱤ ᱴᱨᱟᱯᱷᱤᱠ ᱱᱚᱝᱠᱟ ᱜᱮ ᱟᱨᱦᱚᱸ ᱯᱮᱴᱨᱳᱞ ᱯᱟᱢᱯ ᱡᱩᱫᱤ ᱧᱟᱢ ᱥᱟᱱᱟ ᱵᱚᱱᱟ ᱮᱱᱠᱷᱟᱱ ᱫᱚ ᱯᱮᱴᱨᱳᱞ ᱯᱟᱢᱯ ᱱᱤᱭᱟᱨ ᱢᱤ ᱢᱮᱱᱛᱮ ᱵᱚ ᱚᱞᱟ ᱵᱚᱭᱦᱟ ᱠᱚ ᱱᱚᱣᱟ ᱵᱷᱤᱰᱤᱭᱳ ᱧᱮᱞ ᱠᱟᱛᱮ ᱡᱩᱫᱤ ᱯᱮ ᱠᱩᱥᱤᱭᱟᱠᱟᱜᱼᱟ ᱮᱱᱠᱷᱟᱱ ᱫᱚ ᱞᱟᱭᱤᱠ ᱯᱮ ᱡᱩᱫᱤ ᱵᱟᱯᱮ ᱥᱟᱵᱥᱠᱨᱟᱭᱤᱵ ᱟᱠᱟᱜᱼᱟ ᱮᱱᱠᱷᱟᱱ ᱫᱚ ᱥᱟᱵᱥᱠᱨᱟᱭᱤᱵ ᱠᱟᱛᱮ ᱵᱮᱞ ᱟᱭᱠᱚᱱ ᱦᱚᱸ ᱫᱟᱵᱟᱣ ᱯᱮ ᱱᱚᱝᱠᱟ ᱜᱮ ᱥᱟᱱᱛᱟᱲᱤ ᱛᱮ ᱴᱤᱯᱥ ᱮᱱᱰ ᱴᱨᱤᱠᱥ ᱵᱷᱤᱰᱤᱭᱳ ᱞᱟᱦᱟᱨᱮ ᱧᱟᱢ